ᱥᱟᱱᱟᱢ ᱠᱚ ᱛᱟᱵᱚ ᱡᱚᱦᱟᱨ ᱜᱮ ᱤᱧ ᱜᱮ ᱥᱚᱢᱤᱛ ᱴᱩᱰᱩ ᱟᱨ ᱟᱯᱮ ᱠᱚ ᱛᱮᱦᱮᱧ ᱟᱨ ᱢᱤᱫᱴᱤᱡ ᱱᱟᱣᱟ ᱵᱷᱤᱰᱤᱭᱳ ᱨᱤᱧ ᱥᱟᱹᱜᱩᱱ ᱫᱟᱨᱟᱢᱮᱫ ᱯᱮᱭᱟ ᱵᱚᱭᱦᱟ ᱠᱚ ᱯᱮ ᱯᱩᱱ ᱫᱤᱱ ᱦᱩᱭᱱᱟ ᱵᱷᱤᱰᱤᱭᱳ ᱜᱮ ᱵᱟᱹᱧ ᱵᱮᱱᱟᱣ ᱟᱠᱟᱫᱼᱟ ᱟᱫᱚ ᱛᱮᱦᱮᱧ ᱵᱷᱤᱰᱤᱭᱳ ᱵᱮᱱᱟᱣ ᱦᱩᱭᱩᱜ ᱠᱟᱱᱟ ᱛᱚ ᱤᱧ ᱛᱟᱵᱚᱧ ᱦᱮᱡ ᱟᱠᱟᱱᱟ ᱨᱟᱭᱨᱚᱢᱯᱩᱨ ᱨᱟᱭᱨᱚᱢᱯᱩᱨ ᱢᱟᱱᱮ ᱫᱚ ᱱᱚᱰᱮ ᱫᱚ ᱛᱟᱵᱚ ᱱᱟᱹᱭᱦᱟᱹᱨ ᱠᱟᱱᱟ ᱵᱟᱹᱵᱩ ᱟᱡ ᱢᱟᱢᱚ ᱚᱲᱟᱜ ᱱᱚᱣᱟ ᱫᱚ ᱛᱟᱠᱚ ᱡᱟᱱᱟᱢ ᱟᱹᱛᱩ ᱫᱤᱥᱚᱢ ᱫᱚ ᱵᱟᱝ ᱠᱟᱱᱟ ᱡᱟᱱᱟᱢ ᱟᱹᱛᱩ ᱫᱤᱥᱚᱢ ᱫᱚ ᱮᱴᱟᱜ ᱨᱮ ᱮᱠᱮᱱ ᱨᱟᱭᱨᱚᱝᱯᱩᱨ ᱨᱮ ᱵᱟᱥᱟ ᱠᱟᱛᱮ ᱢᱮᱱᱟᱜ ᱟᱠᱟᱫ ᱠᱚᱣᱟ ᱱᱚᱰᱮ ᱜᱮ ᱡᱟᱭᱜᱟ ᱠᱚ ᱠᱤᱨᱤᱧ ᱵᱟᱲᱟ ᱦᱩᱭ ᱟᱠᱟᱱᱟ ᱚᱱᱟᱛᱮ ᱟᱵᱚ ᱫᱚ ᱱᱚᱰᱮ ᱜᱮ ᱱᱟᱹᱭᱦᱟᱹᱨ ᱟᱨ ᱦᱤᱡᱩᱜ ᱥᱮᱱᱚᱜ ᱦᱚᱸ ᱛᱟᱵᱚ ᱱᱚᱰᱮ ᱜᱮ ᱯᱮ ᱯᱩᱱ ᱫᱤᱱ ᱦᱩᱭᱱᱟ ᱢᱤᱫᱴᱤᱡ ᱠᱟᱹᱢᱤ ᱨᱮᱵᱚ ᱦᱮᱡ ᱟᱠᱟᱱᱟ ᱱᱚᱛᱮ ᱟᱫᱚ ᱛᱮᱦᱮᱧ ᱥᱮᱛᱟᱜ ᱥᱮᱛᱟᱜ ᱵᱟᱡᱟᱨ ᱥᱮᱫ ᱫᱟᱬᱟᱱ ᱵᱚᱱ ᱚᱰᱚᱠ ᱞᱮᱱᱟ ᱢᱮᱱᱠᱷᱟᱱ ᱦᱚᱨ ᱨᱮ ᱛᱟᱵᱚ ᱜᱟᱹᱰᱤ ᱥᱴᱟᱨᱴ ᱵᱚᱱᱫ ᱮᱱᱟ ᱢᱮᱱᱫᱚ ᱥᱟᱫᱚᱢ ᱛᱟᱵᱚᱭ ᱞᱟᱸᱜᱟᱭᱮᱱᱟ ᱥᱮ ᱪᱤᱠᱟᱹᱭᱮᱱᱟᱭ ᱥᱮ ᱩᱥᱟᱹᱫ ᱟᱠᱟᱱᱟᱭ ᱱᱩᱭ ᱛᱟᱨᱟ ᱱᱚᱰᱮ ᱤᱧ ᱥᱩᱨ ᱨᱮᱜᱮ ᱢᱮᱱᱟᱭᱟ ᱥᱟᱫᱚᱢ ᱱᱩᱭ ᱛᱟᱨᱟ ᱟᱫᱚ ᱨᱤᱯᱮᱭᱟᱨᱤᱝ ᱵᱟᱲᱟ ᱦᱩᱭᱮᱱᱟ ᱱᱚᱜᱼᱚᱸᱭ ᱨᱤᱯᱮᱭᱟᱨᱤᱝ ᱵᱟᱲᱟ ᱦᱩᱭ ᱠᱟᱛᱮᱫ ᱮᱲᱮ ᱦᱚᱪᱚ ᱜᱚᱫ ᱮᱱᱟ ᱵᱚᱱ ᱢᱤᱫ ᱥᱟᱭ ᱟᱹᱥᱤ ᱴᱟᱠᱟ ᱱᱩᱭ ᱛᱟᱨᱟ ᱟᱫᱚ ᱵᱚᱥ ᱥᱴᱮᱱᱰ ᱨᱮᱜᱮ ᱵᱚᱱ ᱡᱤᱛᱨᱟᱹᱣ ᱵᱟᱲᱟ ᱦᱚᱪᱚ ᱠᱮᱫᱼᱟ ᱟᱫᱚ ᱱᱤᱛᱚᱝ ᱫᱚᱵᱚᱱ ᱦᱮᱡ ᱨᱩᱣᱟᱹᱲ ᱟᱠᱟᱱᱟ ᱛᱚ ᱫᱮᱞᱟ ᱵᱚᱱ ᱧᱮᱞᱮᱭᱟ ᱟᱵᱚ ᱟᱨ ᱢᱤᱫᱴᱤᱡ ᱱᱩᱭ ᱛᱟᱨᱟᱱ ᱱᱚᱰᱮᱱᱤᱡ ᱟᱹᱰᱤ ᱢᱟᱨᱟᱝ ᱡᱚᱴᱟᱣ ᱢᱟᱥᱮ ᱧᱮᱞ ᱞᱟᱹᱭ ᱜᱚᱫ ᱟᱠᱚ ᱢᱮ ᱟᱢᱟᱜ ᱧᱩᱛᱩᱢ ᱪᱮᱫ ᱵᱮᱵᱤᱛᱟ ᱵᱮᱵᱤᱛᱟ ᱧᱩᱛᱩᱢ ᱵᱮᱵᱤᱛᱟ ᱦᱮᱸ ᱟᱫᱤᱛᱤ ᱢᱩᱨᱢᱩ ᱞᱟᱹᱭ ᱢᱮ ᱪᱤᱞᱤ ᱧᱩᱛᱩᱢ ᱢᱟᱢᱟ ᱵᱤᱴᱤ ᱢᱩᱨᱢᱩ ᱞᱟᱹᱭ ᱟᱠᱚ ᱢᱟᱢᱟ ᱢᱟ ᱡᱚᱦᱟᱨ ᱜᱮ ᱢᱮᱱ ᱢᱮ ᱡᱚᱦᱟᱨ ᱜᱮ ᱚᱱᱠᱟ ᱡᱚᱦᱟᱨ ᱜᱮ ᱡᱚᱦᱟᱨ ᱜᱮ

ᱟᱫᱚ ᱚᱱᱟ ᱜᱟᱹᱰᱤ ᱠᱚ ᱟᱹᱨᱩᱵ ᱵᱟᱲᱟ ᱠᱟᱛᱮᱫ ᱦᱮᱡ ᱨᱩᱣᱟᱹᱲ ᱮᱱᱟᱵᱚᱱ ᱱᱚᱣᱟ ᱨᱟᱭᱨᱚᱝᱯᱩᱨ ᱛᱮᱜᱮ ᱢᱮᱱ ᱮᱫᱟ ᱵᱚᱱ ᱱᱟᱹᱭᱦᱟᱹᱨ ᱛᱮ ᱱᱤᱛᱚᱝ ᱜᱟᱹᱫᱷᱟᱹᱣ ᱵᱟᱲᱟ ᱠᱟᱛᱮᱫ ᱡᱚᱢ ᱵᱟᱲᱟ ᱠᱟᱛᱮᱫ ᱦᱟᱸᱜ ᱟᱵᱚ ᱚᱲᱟᱜ ᱨᱩᱣᱟᱹᱲ ᱯᱞᱮᱱ ᱢᱮᱱᱟᱜᱼᱟ

ᱯᱮᱱᱴ ᱠᱚ ᱵᱟᱢ ᱛᱩᱫ ᱞᱮᱜᱼᱟ ᱵᱟᱹᱵᱩ ᱛᱩᱫ ᱢᱮ ᱵᱚᱫᱚᱞ ᱠᱟᱜ ᱢᱮ ᱚᱱᱟ ᱛᱮᱦᱚᱸ ᱚᱱᱠᱟᱜᱮ ᱡᱤᱱᱤᱥ ᱠᱚ ᱦᱟᱱᱛᱮ ᱱᱟᱛᱮ ᱨᱮ ᱢᱮᱱᱟᱜᱼᱟ ᱠᱤᱪᱷᱩ ᱜᱷᱟᱹᱲᱤᱡ ᱛᱟᱭᱚᱢ ᱵᱟᱹᱵᱩ ᱫᱚ ᱛᱟᱹᱞᱤᱧ ᱵᱮᱱᱟᱣ ᱜᱚᱫ ᱮᱱᱟ ᱪᱮᱫ ᱵᱚ ᱢᱮᱱᱟ ᱥᱩᱡᱤ ᱯᱤᱴᱷᱟᱹᱭ ᱵᱮᱱᱟᱣ ᱜᱚᱫ ᱠᱮᱜᱼᱟ ᱫᱚᱠᱟᱱ ᱠᱷᱚᱱ ᱢᱤᱫᱴᱤᱡ ᱥᱩᱡᱤ ᱯᱚᱠᱚᱴ ᱟᱹᱜᱩ ᱠᱟᱛᱮᱫ ᱟᱨ ᱱᱚᱛᱮ ᱤᱧ ᱫᱚᱧ ᱡᱤᱨᱟᱹᱣ ᱟᱠᱟᱱᱟ ᱛᱟᱵᱚ ᱯᱟᱨᱠᱚᱢ ᱨᱮ ᱥᱩᱡᱤ ᱡᱚᱢ ᱡᱚᱢ ᱱᱚᱛᱮ ᱯᱤᱴᱷᱟᱹ ᱡᱚᱢ ᱡᱚᱢ ᱴᱤᱵᱷᱤ ᱦᱚᱸᱭ ᱧᱮᱧᱮᱞ ᱠᱟᱱᱟ ᱟᱫᱚ ᱡᱤᱨᱟᱹᱣ ᱧᱚᱜᱚᱜ ᱢᱮ ᱛᱟᱞᱟᱝ ᱞᱟᱸᱜᱟ ᱫᱷᱟᱨᱟ ᱵᱟᱢ ᱵᱩᱡᱷᱟᱹᱣᱮᱫᱼᱟ ᱤᱧ ᱢᱟ ᱞᱟᱸᱜᱟ ᱫᱷᱟᱨᱟᱧ ᱵᱩᱡᱷᱟᱹᱣᱮᱫᱼᱟ ᱟᱢ ᱢᱟ ᱯᱟᱹᱪᱷᱞᱟᱹ ᱨᱮ ᱜᱟᱹᱰᱤ ᱨᱮᱢ ᱫᱩᱲᱩᱵ ᱟᱠᱟᱱᱟ ᱞᱟᱸᱜᱟ ᱦᱚᱲ ᱢᱟ ᱤᱧ ᱜᱮᱥᱮ ᱮᱱᱠᱷᱟᱱ ᱤᱧ ᱚᱱᱟ ᱞᱟᱸᱜᱟ ᱜᱟᱹᱰᱤ ᱞᱟᱸᱜᱟ ᱛᱤᱧ ᱞᱟᱸᱜᱟ ᱧᱚᱜ ᱮᱱᱟ ᱱᱚᱜᱼᱚᱭ ᱥᱚᱢᱚᱭ ᱛᱟᱵᱚ ᱯᱟᱠᱟ ᱯᱟᱠᱤ ᱛᱤᱱᱴᱟ ᱯᱚᱱᱨᱚ ᱟᱫᱚ ᱱᱟᱥᱮ ᱜᱩᱲᱫᱟᱹᱣ ᱧᱚᱜ ᱦᱩᱭ ᱟᱠᱟᱱᱟ ᱟᱨ ᱱᱟᱜ ᱱᱤᱛᱚᱝ ᱵᱮᱨᱮᱫ ᱵᱟᱲᱟ ᱠᱟᱛᱮᱫ ᱫᱚᱠᱟᱱ ᱵᱚᱱ ᱠᱷᱩᱞᱟᱹᱭᱟ ᱱᱤᱛᱚᱝ ᱫᱚ ᱛᱟᱵᱚ ᱫᱚᱠᱟᱱ ᱚᱲᱟᱜ ᱨᱮ ᱢᱮᱱᱟᱜ ᱟᱠᱟᱫᱤᱧᱟ ᱫᱚᱠᱟᱱ ᱥᱟᱢᱟᱱ ᱠᱚᱧ ᱫᱚᱦᱚ ᱧᱚᱜᱮᱜᱼᱟ ᱯᱮ ᱯᱩᱱ ᱫᱤᱱ ᱫᱚᱠᱟᱱ ᱵᱚᱱᱫᱽ ᱞᱮᱱ ᱛᱟᱦᱮᱸᱫ ᱮᱱᱠᱷᱟᱱ ᱧᱮᱞ ᱵᱟᱲᱟ ᱦᱩᱭᱩᱜ ᱠᱟᱱᱟ ᱪᱮᱫ ᱮᱢ ᱪᱮᱠᱟᱭᱟ ᱠᱟᱹᱢᱤ ᱜᱮ ᱚᱱᱠᱟ ᱯᱟᱲᱟᱣ ᱞᱮᱱᱟ ᱚᱱᱟᱛᱮ ᱟᱵᱚ ᱯᱮ ᱯᱩᱱ ᱫᱤᱱ ᱵᱟᱵᱚ ᱛᱟᱦᱮᱸ ᱠᱟᱱᱟ ᱛᱚ ᱪᱮᱫᱟᱜ ᱵᱟᱵᱚ ᱛᱟᱦᱮᱸ ᱠᱟᱱᱟ ᱟᱯᱮ ᱠᱚᱧ ᱞᱟᱹᱭ ᱟᱯᱮ ᱠᱟᱱᱟ ᱛᱟᱵᱚ ᱱᱟᱹᱭᱦᱟᱹᱨ ᱨᱮ ᱟᱵᱚᱭᱤᱡ ᱢᱤᱫᱴᱤᱡ ᱤᱨᱤᱞ ᱠᱚᱲᱟ ᱴᱟᱴᱠᱟ ᱜᱮ ᱵᱚᱸᱜᱟ ᱛᱟᱞᱟᱭᱮᱱᱟᱭ ᱟᱫᱚ ᱩᱱᱤᱭᱟᱜ ᱠᱟᱹᱢᱤ ᱦᱚᱨᱟ ᱢᱮᱱᱫᱚ ᱵᱷᱟᱸᱰᱟᱱ ᱠᱟᱹᱢᱤ ᱜᱮ ᱦᱩᱭᱩᱜ ᱠᱟᱱ ᱛᱟᱦᱮᱸᱫ ᱚᱱᱟ ᱠᱟᱹᱢᱤ ᱨᱮᱵᱚ ᱪᱟᱞᱟᱣ ᱞᱮᱱᱟ ᱱᱚᱛᱮ ᱨᱮ ᱡᱟᱶᱟᱭ ᱜᱚᱢᱠᱮ ᱦᱚᱲ ᱮᱠᱞᱟ ᱡᱟᱶᱟᱭ ᱜᱚᱢᱠᱮ ᱵᱟᱝ ᱪᱟᱞᱟᱜ ᱛᱮᱦᱚᱸ ᱵᱟᱭ ᱜᱟᱱᱚᱜᱼᱟ ᱚᱱᱟᱛᱮ ᱪᱟᱞᱟᱣ ᱦᱩᱭᱮᱱ ᱱᱚᱜᱼᱚᱭ ᱫᱚᱠᱟᱱ ᱠᱚᱵᱚ ᱵᱚᱸᱫᱽ ᱞᱮᱫᱼᱟ ᱱᱤᱛᱚᱝ ᱫᱚ ᱫᱚᱠᱟᱱ ᱠᱚᱵᱚ ᱠᱷᱩᱞᱟᱹᱣ ᱧᱚᱜᱟ ᱟᱨ ᱧᱮᱞ ᱦᱩᱭᱩᱜᱼᱟ ᱪᱮᱫ ᱥᱟᱢᱟᱱ ᱠᱚ ᱵᱟᱹᱱᱩᱜ ᱟᱹᱱᱤᱡ ᱵᱟᱝᱠᱷᱟᱱ ᱫᱚ ᱥᱩᱨ ᱠᱷᱚᱱ ᱟᱹᱜᱩ ᱦᱩᱭᱩᱜᱼᱟ ᱟᱵᱚ ᱢᱟ ᱥᱩᱨ ᱨᱮᱜᱮ ᱦᱳᱞᱥᱮᱞ ᱫᱚᱠᱟᱱ ᱢᱮᱱᱟᱜᱼᱟ ᱯᱚᱲᱭᱟ ᱫᱚᱠᱟᱱ ᱚᱸᱰᱮ ᱠᱷᱚᱱ ᱨᱮᱦᱚᱸ ᱥᱮᱱ ᱜᱚᱫ ᱠᱟᱛᱮᱫ ᱟᱹᱜᱩ ᱦᱩᱭᱩᱜᱼᱟ ᱯᱚᱲᱭᱟ ᱫᱚ ᱛᱟᱵᱚ ᱟᱹᱰᱤ ᱥᱟᱺᱜᱤᱧ ᱫᱚ ᱵᱟᱭ ᱥᱟᱺᱜᱤᱧᱟ ᱱᱚᱰᱮ ᱠᱷᱚᱱ ᱫᱩᱭ ᱠᱤᱞᱳᱢᱤᱴᱟᱨ ᱜᱟᱱ ᱜᱮ ᱦᱩᱭᱩᱜᱼᱟ ᱛᱚᱵᱮ ᱟᱠᱚ ᱱᱤᱛᱳᱝ ᱫᱚ ᱯᱚᱲᱭᱟ ᱵᱚᱱ ᱪᱟᱞᱟᱜ ᱠᱟᱱᱟ ᱫᱚᱠᱟᱱ ᱨᱤᱧ ᱧᱮᱞ ᱵᱟᱲᱟ ᱠᱮᱫᱟ ᱛᱤᱱᱟᱹᱜ ᱜᱟᱱ ᱥᱟᱢᱟᱱ ᱠᱚ ᱛᱟᱵᱚ ᱵᱟᱹᱱᱩᱜ ᱟᱹᱱᱤᱡ ᱮᱱᱠᱷᱟᱱ ᱪᱟᱞᱟᱣ ᱦᱩᱭᱩᱜ ᱠᱟᱱᱟ ᱚᱱᱟ ᱥᱟᱢᱟᱱ ᱠᱚ ᱟᱹᱜᱩ ᱜᱚᱫ ᱛᱮ ᱟᱹᱜᱩ ᱛᱮ ᱦᱩᱭᱩᱜᱼᱟ ᱟᱨ ᱫᱚᱠᱟᱱ ᱠᱚ ᱠᱷᱩᱞᱟᱹᱣ ᱱᱟᱦᱟᱜ ᱦᱩᱭᱩᱜᱼᱟ ᱱᱚᱜᱼᱚᱭ ᱢᱟᱨᱟᱝ ᱩᱛᱟᱹᱨ ᱡᱷᱩᱞᱟᱹ ᱵᱮᱜᱽ ᱵᱚᱱ ᱥᱟᱵ ᱟᱠᱟᱫᱼᱟ ᱱᱚᱛᱮ ᱨᱮ ᱛᱟᱵᱚ ᱟᱵᱚᱭᱤᱡ ᱱᱩᱭ ᱥᱟᱫᱚᱢ ᱢᱮᱱᱫᱚ ᱜᱟᱹᱰᱤ ᱵᱟᱹᱠᱤᱞ ᱵᱟᱹᱠᱤᱞ ᱨᱮ ᱱᱟᱭ ᱯᱩᱥᱟᱹᱭ ᱞᱟ ᱛᱚᱵᱮ ᱟᱠᱚ ᱱᱤᱛᱚᱝ ᱯᱩᱲᱭᱟ ᱫᱚᱠᱟᱱ ᱵᱚ ᱥᱮᱴᱮᱨ ᱟᱠᱟᱱᱟ ᱡᱟᱦᱟᱸ ᱠᱷᱚᱱ ᱟᱵᱚ ᱢᱟᱞ ᱵᱚ ᱤᱫᱤᱭᱟ ᱱᱚᱜᱼᱚᱭ ᱛᱟᱨᱟ ᱟᱨ ᱢᱟᱞ ᱠᱚᱫᱚ ᱤᱫᱤ ᱵᱟᱲᱟ ᱦᱩᱭᱱᱟ ᱱᱤᱛᱚᱝ ᱦᱟᱸᱜ ᱵᱚ ᱨᱩᱣᱟᱹᱲᱟ ᱟᱨ ᱱᱚᱜᱼᱚ ᱱᱚᱰᱮ ᱢᱟᱲᱟᱝ ᱟᱜ ᱵᱞᱚᱠ ᱨᱮ ᱟᱯᱮᱧ ᱫᱮᱠᱷᱟᱣᱟᱫ ᱯᱮ ᱛᱟᱦᱮᱸᱫ ᱡᱮ ᱱᱚᱣᱟ ᱠᱷᱚᱱ ᱱᱚᱰᱮ ᱠᱷᱚᱱᱤᱧ ᱫᱚᱠᱟᱱ ᱱᱚᱣᱟ ᱫᱚᱠᱟᱱ ᱠᱷᱚᱱᱤᱧ ᱥᱟᱢᱟᱱ ᱠᱚᱧ ᱤᱫᱤᱭᱟ ᱡᱟᱦᱟᱸᱭ ᱠᱚ ᱵᱟᱯᱮ ᱧᱮᱞ ᱟᱠᱟᱫ ᱱᱚᱜᱼᱚᱭ ᱛᱟᱵᱚ ᱧᱮᱞ ᱯᱮ ᱟᱨ ᱱᱤᱛᱚᱝ ᱫᱚ ᱦᱟᱸᱜ ᱵᱚ ᱨᱩᱣᱟᱹᱲᱟ ᱴᱷᱤᱠ ᱜᱮᱭᱟ ᱱᱤᱛᱚᱝ ᱵᱚᱱ ᱨᱩᱣᱟᱹᱲ ᱞᱮᱱ ᱜᱮ ᱦᱮᱸ ᱥᱟᱢᱟᱱ ᱠᱚᱫᱚ ᱟᱹᱜᱩ ᱵᱟᱲᱟ ᱦᱩᱭᱱᱟ ᱯᱚᱰᱮᱦᱟ ᱠᱷᱚᱱ ᱟᱨ ᱱᱤᱛᱚᱝ ᱫᱚ ᱥᱟᱢᱟᱱ ᱠᱚᱵᱚ ᱥᱟᱡᱟᱣ ᱵᱟᱲᱟ ᱠᱮᱜᱼᱟ ᱟᱨ ᱥᱟᱡᱟᱣ ᱵᱟᱲᱟ ᱠᱟᱛᱮ ᱱᱤᱛᱚᱝ ᱫᱚᱠᱟᱱ ᱨᱮᱵᱚ ᱫᱩᱲᱩᱵ ᱟᱠᱟᱱᱟ ᱱᱚᱜᱼᱚᱭ ᱟᱨ ᱜᱚᱨᱟᱠ ᱠᱚ ᱛᱟᱹᱝᱜᱤ ᱨᱮ ᱦᱟᱯᱮ ᱛᱚ ᱵᱚᱭᱦᱟ ᱠᱚ ᱫᱚᱠᱟᱱ ᱚᱲᱟᱜ ᱠᱷᱚᱱ ᱫᱚᱵᱚ ᱦᱮᱡ ᱨᱩᱣᱟᱹᱲ ᱮᱱᱟ ᱟᱨ ᱦᱮᱡ ᱨᱩᱣᱟᱹᱲ ᱠᱟᱛᱮᱫ ᱫᱟᱠᱟ ᱠᱚᱦᱚᱸ ᱵᱚ ᱡᱚᱢ ᱵᱟᱲᱟ ᱠᱮᱜᱼᱟ ᱛᱮᱦᱮᱧ ᱫᱚ ᱛᱟᱵᱚ ᱤᱪᱟᱹᱜ ᱩᱛᱩ ᱠᱚ ᱩᱛᱩ ᱞᱮᱫ ᱠᱚᱣᱟ ᱟᱹᱰᱤ ᱥᱤᱵᱤᱞ ᱜᱮᱵᱚ ᱡᱚᱢ ᱠᱮᱜᱼᱟ ᱟᱨ ᱵᱟᱹᱵᱩ ᱫᱚ ᱮᱱᱟᱝ ᱨᱮ ᱡᱚᱢ ᱵᱟᱲᱟ ᱠᱟᱛᱮᱫ ᱮ ᱜᱚᱞᱴᱷᱟᱣ ᱜᱚᱫ ᱟᱠᱟᱱᱟ ᱱᱚᱛᱮ ᱨᱮ ᱛᱟᱵᱚ ᱧᱮᱞᱮ ᱯᱮ ᱱᱚᱜᱼᱚᱭ ᱛᱚᱨᱟ ᱱᱚᱜᱼᱚᱭ ᱱᱚᱛᱮ ᱨᱮ ᱜᱷᱚᱞᱴᱟᱣ ᱡᱟᱹᱯᱤᱫ ᱜᱚᱫᱮᱜᱼᱟᱭ ᱟᱨ ᱴᱷᱤᱠ ᱜᱮᱭᱟ ᱛᱮᱦᱮᱧ ᱫᱚ ᱱᱤᱝᱠᱟᱹ ᱜᱮ ᱱᱚᱣᱟ ᱵᱷᱤᱰᱤᱭᱳ ᱫᱚ ᱱᱚᱰᱮ ᱜᱮᱵᱚ ᱠᱮᱪᱮᱫ ᱠᱟᱜᱼᱟ ᱢᱩᱪᱟᱹᱫ ᱠᱟᱜᱼᱟ ᱵᱚ ᱟᱨ ᱢᱤᱫ ᱫᱤᱱ ᱦᱟᱸᱜ ᱟᱨ ᱢᱤᱫᱴᱤᱡ ᱱᱟᱣᱟ ᱵᱷᱤᱰᱤᱭᱳ ᱨᱮᱵᱚ ᱧᱟᱯᱟᱢᱟ ᱢᱟ ᱛᱚᱵᱮ ᱢᱩᱪᱟᱹᱫ ᱨᱮ ᱥᱟᱱᱟᱢ ᱠᱚᱜᱮ ᱜᱚᱰ ᱡᱚᱦᱟᱨ